ᱟᱵᱚᱣᱟᱜ ᱟᱪᱟᱨ ᱵᱮᱵᱷᱟᱨ ᱚᱲᱟᱜ ᱨᱮ ᱪᱮᱫ ᱞᱮᱠᱟᱱᱟ ᱟᱹᱰᱤ ᱥᱚᱨᱮᱥ ᱠᱟᱛᱷᱟ ᱜᱮ ᱠᱤᱱ ᱚᱞ ᱟᱠᱟᱫᱼᱟ ᱟᱹᱰᱤ ᱨᱟᱹᱥᱠᱟᱹ ᱠᱟᱛᱷᱟ ᱚᱲᱟᱜ ᱨᱮ ᱛᱟᱦᱮᱸ ᱱᱟᱵᱚᱱ ᱪᱮᱫ ᱞᱮᱠᱟ ᱟᱨ ᱵᱟᱝᱢᱟ ᱚᱲᱟᱜ ᱨᱮ ᱟᱪᱟᱨ ᱵᱮᱵᱷᱟᱨ ᱛᱟᱵᱚᱱ ᱪᱮᱫ ᱞᱮᱠᱟ ᱛᱟᱦᱮᱱ ᱞᱟᱹᱠᱛᱤ ᱠᱟᱱᱟ ᱟᱵᱚ ᱥᱟᱱᱛᱟᱲ ᱦᱚᱯᱚᱱ ᱥᱮ ᱥᱟᱶᱛᱟ ᱨᱮ ᱢᱮᱱᱟᱜ ᱟᱠᱟᱫ ᱵᱚᱱ ᱦᱚᱲ ᱠᱚ ᱟᱵᱚ ᱱᱤᱨᱚᱲ ᱡᱟᱹᱛᱤ ᱟᱨ ᱵᱟᱝᱢᱟ ᱥᱚᱨᱮᱥ ᱡᱟᱹᱛᱤ ᱢᱟ ᱟᱫᱚ ᱛᱚᱵᱮ ᱫᱮᱞᱟ ᱵᱚᱱ ᱧᱮᱞ ᱥᱟᱸᱜᱮᱭᱟ ᱪᱮᱫ ᱞᱮᱠᱟ ᱵᱚᱱ ᱛᱟᱦᱮᱱᱟ ᱪᱮᱫ ᱠᱤᱱ ᱚᱱᱟ ᱠᱤᱱ ᱞᱟᱹᱭ ᱟᱠᱟᱫ ᱵᱚᱱᱟ ᱥᱚᱱᱫᱮᱥ ᱥᱮ ᱪᱮᱫ ᱠᱤᱱ ᱵᱟᱲᱟᱭ ᱦᱚᱪᱚᱭᱮᱫ ᱵᱚᱱᱟ ᱪᱮᱫ ᱞᱮᱠᱟ ᱵᱚᱱ ᱛᱟᱦᱮᱱᱟ ᱢᱮᱱᱛᱮ ᱫᱮᱞᱟ ᱵᱚᱱ ᱮᱛᱚᱦᱚᱵ ᱞᱮᱜᱮ ᱛᱚᱵᱚᱱ ᱧᱮᱞ ᱥᱟᱸᱜᱮᱭᱟ ᱟᱵᱚ ᱥᱟᱱᱛᱟᱲ ᱦᱚᱯᱚᱱ ᱠᱚᱣᱟᱜ ᱚᱲᱟᱜ ᱨᱮᱫᱚ ᱟᱭᱳ ᱟᱨ ᱵᱟᱵᱟ ᱫᱚ ᱚᱲᱟᱜ ᱨᱤᱱ ᱢᱩᱬᱩᱛ ᱦᱚᱲ ᱠᱟᱱᱟ ᱠᱤᱱ᱾ ᱟᱭᱳ ᱵᱟᱵᱟ ᱵᱟᱝ ᱛᱟᱦᱮᱸᱱ ᱠᱷᱟᱱ ᱚᱲᱟᱜ ᱨᱤᱱᱤᱡ ᱡᱟᱦᱟᱸᱭ ᱜᱮ ᱢᱟᱨᱟᱝ ᱦᱚᱲ ᱦᱚᱲᱮ ᱛᱟᱦᱮᱸᱱᱟ ᱩᱱᱤ ᱜᱮ ᱢᱩᱬᱩᱛ ᱦᱚᱲ ᱢᱮᱱᱛᱮ ᱢᱟᱱᱟᱣ ᱦᱩᱭᱩᱜᱼᱟ᱾ ᱟᱹᱰᱤ ᱱᱟᱯᱟᱭ ᱠᱟᱛᱷᱟ ᱜᱮᱠᱤᱱ ᱞᱟᱹᱭ ᱟᱠᱟᱫᱼᱟ ᱦᱳᱭ ᱡᱩᱫᱤ ᱟᱭᱳ ᱵᱟᱵᱟ ᱢᱮᱱᱟᱜ ᱠᱤᱱ ᱵᱷᱳᱨ ᱫᱚ ᱚᱲᱟᱜ ᱨᱮᱱ ᱢᱩᱨᱚᱵᱤ ᱫᱚ ᱟᱭᱳ ᱵᱟᱵᱟ ᱜᱮ ᱱᱟᱦᱟᱜ ᱟᱨ ᱟᱭᱳ ᱵᱟᱵᱟ ᱡᱩᱫᱤ ᱵᱟᱹᱱᱩᱜ ᱠᱤᱱᱟ ᱚᱱᱟ ᱚᱲᱟᱜ ᱨᱮ ᱟᱨ ᱵᱟᱝ ᱠᱤᱱ ᱫᱟᱱᱟ ᱟᱠᱟᱱ ᱠᱷᱟᱱ ᱦᱟᱸᱜ ᱚᱱᱟ ᱚᱲᱟᱜ ᱨᱮᱱ ᱦᱟᱸᱜ ᱡᱟᱦᱟᱸᱭ ᱜᱮ ᱦᱟᱸᱜ ᱠᱤᱱ ᱢᱟᱨᱟᱝᱟ ᱩᱱᱠᱤᱱ ᱜᱮ ᱚᱲᱟᱜ ᱨᱮᱱ ᱢᱩᱨᱚᱵᱤ ᱫᱚ ᱚᱱᱟ ᱜᱮ ᱦᱟᱸᱜ ᱠᱤᱱ ᱞᱟᱹᱭ ᱟᱠᱟᱫᱼᱟ ᱚᱲᱟᱜ ᱨᱮᱱᱟᱝ ᱵᱩᱜᱤ ᱵᱟᱹᱲᱤᱡ ᱡᱚᱛᱚᱣᱟᱜ ᱢᱩᱬᱩᱛ ᱦᱚᱲ ᱜᱮᱠᱤᱱ ᱵᱟᱰᱟᱭ ᱫᱟᱲᱮᱭᱟᱜᱼᱟ᱾ ᱡᱟᱦᱟᱱᱟᱜ ᱮ ᱞᱟᱹᱠᱛᱤ ᱩᱱᱠᱤᱱ ᱴᱷᱮᱱ ᱜᱮ ᱟᱨᱫᱟᱥ ᱛᱮ ᱦᱩᱭᱩᱜᱼᱟ᱾ ᱦᱚᱭ ᱚᱱᱟ ᱫᱚ ᱦᱚᱭ ᱜᱮ ᱡᱟᱦᱟᱱᱟᱜ ᱞᱟᱹᱠᱛᱤ ᱟᱹᱵᱤᱱ ᱚᱲᱟᱜ ᱨᱮᱱ ᱢᱩᱨᱚᱵᱤ ᱜᱮᱵᱤᱱ ᱟᱨᱫᱟᱥ ᱛᱟᱠᱚᱣᱟ ᱪᱮ ᱵᱟᱝᱟ ᱡᱮᱦᱮᱛᱩ ᱩᱱᱠᱤᱱ ᱢᱩᱨᱚᱵᱤ ᱠᱟᱱᱟ ᱠᱤᱱ᱾ ᱟᱹᱠᱤᱱ ᱜᱮ ᱡᱟᱦᱟᱱᱟᱜ ᱞᱟᱹᱠᱛᱤᱜᱼᱟ ᱥᱮ ᱪᱮᱫ ᱠᱚ ᱪᱤᱠᱟᱹᱜᱼᱟ ᱚᱱᱟ ᱫᱚ ᱦᱟᱸᱜ ᱟᱹᱠᱤᱱ ᱜᱮᱵᱚᱱ ᱟᱨᱫᱟᱥ ᱟᱹᱠᱤᱱᱟ ᱩᱱᱠᱤᱱ ᱜᱮᱠᱤᱱ ᱠᱷᱚᱡᱟᱨᱟ ᱟᱹᱠᱤᱱ ᱜᱮ ᱱᱟᱦᱟᱜ ᱵᱚᱱ ᱫᱚᱨᱠᱟᱨ ᱟᱹᱠᱤᱱᱟ ᱚᱱᱟ ᱱᱟᱦᱟᱜ ᱜᱮ ᱞᱟᱹᱭ ᱠᱟᱜᱼᱟ ᱩᱱᱠᱤᱱ ᱜᱮᱠᱤᱱ ᱦᱟᱹᱴᱤᱧᱟ ᱩᱱᱠᱤᱱ ᱜᱮᱠᱤᱱ ᱵᱤᱱᱛᱤ ᱵᱟᱛᱟᱨᱟ ᱟᱨ ᱵᱟᱝ ᱵᱤᱱᱛᱤ ᱵᱟᱠᱷᱮᱬ ᱟᱹᱠᱤᱱ᱾ ᱩᱱᱠᱤᱱ ᱜᱮ ᱦᱚᱲ ᱥᱟᱶ ᱠᱤᱱ ᱫᱩᱲᱩᱵ ᱛᱤᱸᱜᱩᱱᱟ᱾ ᱩᱱᱠᱤᱱ ᱜᱮ ᱠᱤᱱ ᱟᱪᱟᱨ ᱵᱤᱪᱟᱹᱨ ᱩᱱᱠᱤᱱᱟᱜ ᱡᱟᱦᱟᱸ ᱥᱮᱱ ᱥᱮᱱᱚᱜᱼᱟ ᱩᱱᱠᱤᱱ ᱞᱟᱹᱭ ᱚᱴᱚ ᱦᱩᱭᱩᱜᱼᱟ᱾ ᱦᱚᱭ ᱚᱱᱟ ᱫᱚ ᱦᱚᱭ ᱜᱮ ᱡᱟᱦᱟᱸ ᱥᱮᱫ ᱵᱚᱱ ᱥᱮᱱᱚᱜᱼᱟ ᱪᱮ ᱵᱚᱱ ᱦᱤᱡᱩᱜᱼᱟ ᱥᱮᱱᱚᱜ ᱦᱤᱡᱩᱜ ᱨᱮ ᱟᱞᱚ ᱵᱟᱵᱚᱱ ᱦᱟᱲᱟᱜ ᱵᱚᱪᱚᱜ ᱞᱟᱹᱜᱤᱫ ᱛᱮ ᱚᱲᱟᱜ ᱨᱮᱱ ᱢᱩᱨᱚᱵᱤ ᱫᱚ ᱞᱟᱹᱭ ᱫᱚ ᱟᱹᱰᱤ ᱛᱮᱫ ᱜᱮ ᱞᱟᱹᱠᱛᱤ ᱠᱟᱱᱟ᱾ ᱡᱟᱦᱟᱸ ᱠᱷᱚᱱ ᱡᱟᱦᱟᱸᱭ ᱯᱮᱲᱟ ᱠᱚ ᱦᱤᱡᱩᱜᱼᱟ ᱩᱱᱠᱤᱱ ᱞᱟᱹᱭ ᱠᱟᱛᱮᱱ ᱩᱱᱠᱤᱱ ᱞᱟᱹᱭ ᱟᱹᱠᱤᱱ ᱛᱮ ᱦᱩᱭᱩᱜᱼᱟ ᱯᱮᱲᱟ ᱦᱚᱸᱠᱚ ᱦᱤᱡᱩᱜ ᱨᱮᱦᱚᱸ ᱩᱱᱠᱤᱱ ᱞᱟᱹᱭ ᱟᱹᱠᱤᱱ ᱛᱮ ᱦᱩᱭᱩᱜᱼᱟ ᱡᱟᱦᱟᱱᱟᱜ ᱡᱟᱦᱟᱸᱭ ᱡᱟᱦᱟᱸ ᱠᱷᱚᱱᱮ ᱟᱹᱜᱩᱭᱟ ᱩᱱᱠᱤᱱ ᱴᱷᱮᱱ ᱥᱚᱫᱚᱨ ᱛᱮ ᱦᱩᱭᱩᱜᱼᱟ ᱨᱩᱣᱟᱹᱜ ᱦᱟᱹᱥᱩ ᱨᱮᱸᱜᱮᱡ ᱛᱮᱛᱟᱝ ᱦᱟᱨᱠᱮᱛ ᱥᱟᱥᱮᱛ ᱫᱩᱠ ᱵᱤᱯᱚᱫᱽ ᱞᱩᱜᱽᱲᱤ ᱞᱟᱯᱚ ᱮᱱᱮᱡ ᱥᱮᱨᱮᱧ ᱥᱮᱸᱫᱽᱨᱟ ᱠᱟᱨᱠᱟ ᱥᱮᱱᱚᱜ ᱩᱱᱠᱤᱱ ᱴᱷᱮᱱ ᱞᱟᱹᱭ ᱦᱩᱭᱩᱜᱼᱟ ᱟᱨ ᱩᱱᱠᱤᱱᱟᱜ ᱚᱸᱫᱮ ᱩᱫᱩᱜ ᱛᱮ ᱮᱱᱟᱝ ᱠᱟᱹᱢᱤᱜᱼᱟ ᱱᱚᱰᱮ ᱱᱟᱦᱟᱜ ᱵᱚᱱ ᱵᱩᱡᱷᱟᱹᱣ ᱫᱟᱲᱮᱭᱟᱜ ᱠᱟᱱ ᱜᱮᱭᱟ ᱱᱟᱦᱟᱜ ᱵᱚᱱ ᱟᱪᱪᱷᱟ ᱧᱚᱜ ᱵᱚᱱ ᱛᱟᱦᱮᱱᱟ ᱱᱟᱦᱟᱜ ᱯᱟᱞᱮ ᱵᱟᱝ ᱵᱩᱡᱷᱟᱹᱣ ᱟᱛᱮᱫ ᱚᱸᱫᱮ ᱚᱸᱫᱮ ᱫᱚ ᱱᱟᱦᱟᱜ ᱪᱮᱫ ᱠᱟᱱᱟ ᱚᱱᱟ ᱱᱟᱦᱟᱜ ᱯᱟᱞᱮ ᱵᱟᱵᱚ ᱩᱭᱦᱟᱹᱨ ᱫᱟᱲᱮᱭᱟᱜᱼᱟ ᱱᱟᱦᱟᱜ ᱟᱪᱪᱷᱟ ᱧᱚᱜ ᱚᱱᱮ ᱩᱲᱤᱭᱟ ᱛᱮᱠᱚ ᱞᱟᱹᱭ ᱞᱮᱠᱟᱱ ᱟᱹᱠᱤᱱᱟᱜ ᱯᱚᱨᱟᱢᱚᱨᱥᱚ ᱚᱱᱟ ᱜᱮ ᱱᱟᱦᱟᱜ ᱛᱟᱵᱚᱱ ᱚᱸᱫᱮ ᱫᱚ ᱱᱚᱰᱮ ᱠᱤᱱ ᱞᱟᱹᱭ ᱟᱠᱟᱫᱼᱟ ᱱᱟᱦᱟᱜ ᱯᱚᱨᱟᱢᱚᱨᱥᱚ ᱡᱟᱦᱟᱸ ᱱᱟᱦᱟᱜ ᱩᱲᱤᱭᱟ ᱛᱮᱠᱚ ᱞᱟᱹᱭ ᱠᱮᱫ ᱞᱮᱠᱟ ᱡᱟᱦᱟᱸ ᱥᱮᱫ ᱵᱚᱱ ᱥᱮᱱᱚᱜ ᱠᱷᱟᱱ ᱟᱭᱳ ᱵᱟᱵᱟ ᱜᱮ ᱟᱨ ᱵᱟᱝᱢᱟ ᱵᱟᱯᱟ ᱢᱟ ᱠᱚ ᱯᱚᱨᱟᱢᱚᱨᱥᱚ ᱱᱮᱭ ᱠᱤ ᱡᱤᱵᱚ ᱚᱱᱟ ᱱᱟᱦᱟᱜ ᱠᱚ ᱞᱟᱹᱭᱟ ᱚᱱᱠᱟ ᱜᱮ ᱱᱟᱦᱟᱜ ᱚᱸᱫᱮ ᱩᱫᱩᱜ ᱚᱸᱫᱮ ᱱᱟᱦᱟᱜ ᱚᱱᱟ ᱜᱮ ᱯᱚᱨᱟᱢᱚᱨᱥᱚ ᱱᱟᱦᱟᱜ ᱠᱚ ᱩᱫᱩᱜ ᱟᱵᱚᱱᱟ ᱥᱮ ᱵᱟᱝᱟ ᱵᱩᱜᱤ ᱦᱚᱨ ᱰᱟᱦᱟᱨ ᱚᱱᱟ ᱜᱮ ᱱᱟᱦᱟᱜ ᱚᱸᱰᱮ ᱫᱚᱠᱚ ᱞᱟᱹᱭ ᱟᱠᱟᱫ ᱠᱤᱱ ᱚᱸᱫᱮ ᱩᱫᱩᱜ ᱛᱮ ᱮᱱᱟᱝ ᱠᱟᱹᱢᱤᱜᱼᱟ᱾ ᱩᱱᱠᱤᱱᱟᱜ ᱠᱟᱛᱷᱟ ᱵᱟᱝ ᱵᱟᱛᱟᱣ ᱢᱟᱱᱟᱣ ᱠᱟᱛᱮ ᱡᱟᱦᱟᱸᱭ ᱡᱟᱦᱟᱱᱟᱜ ᱮ ᱠᱟᱹᱢᱤ ᱚᱱᱟ ᱨᱮ ᱦᱟᱬᱟᱜ ᱧᱟᱢᱚᱜᱼᱟ᱾ ᱦᱚᱭ ᱚᱱᱟ ᱫᱚ ᱴᱷᱤᱠ ᱠᱟᱛᱷᱟ ᱜᱮ ᱡᱩᱫᱤ ᱢᱩᱨᱚᱵᱤ ᱟᱨ ᱵᱟᱝᱢᱟ ᱟᱭᱳ ᱵᱟᱵᱟ ᱠᱚᱣᱟᱜ ᱠᱟᱛᱷᱟ ᱵᱟᱝ ᱟᱸᱡᱚᱢ ᱟᱛᱮ ᱟᱨ ᱵᱟᱝ ᱵᱟᱝ ᱞᱟᱹᱭ ᱟᱛᱮ ᱵᱚᱱ ᱠᱟᱹᱢᱤᱭᱟ᱾ ᱱᱚᱣᱟ ᱡᱟᱦᱟᱱᱟᱜ ᱜᱮᱵᱚᱱ ᱠᱟᱹᱢᱤᱭᱟ ᱚᱱᱟ ᱫᱚ ᱱᱟᱦᱟᱜ ᱦᱟᱲᱟᱜ ᱵᱚᱪᱚᱜ ᱫᱚ ᱦᱩᱭᱩᱜ ᱜᱮᱭᱟ ᱟᱫᱚ ᱴᱷᱟᱹᱣᱠᱟᱹ ᱠᱟᱛᱷᱟ ᱜᱮ ᱞᱟᱹᱭ ᱟᱠᱟᱫᱼᱟ ᱩᱱᱠᱤᱱ ᱫᱚ ᱚᱲᱟᱜ ᱨᱤᱱ ᱢᱟᱨᱟᱝ ᱢᱟᱱᱟᱣ ᱟᱨ ᱧᱮᱞᱚᱜ ᱵᱚᱸᱜᱟ ᱠᱟᱱᱟ ᱠᱤᱱ᱾ ᱦᱚᱭ ᱚᱱᱟ ᱫᱚ ᱦᱚᱭ ᱜᱮ ᱱᱚᱜᱼᱚ ᱱᱚᱣᱟ ᱞᱟᱭᱤᱱ ᱫᱚ ᱱᱟᱦᱟᱜ ᱛᱟᱵᱚᱱ᱾ ᱚᱠᱟᱭᱮᱱᱟ? ᱱᱚᱜᱼᱚᱭ ᱩᱱᱠᱤᱱ ᱫᱚ ᱚᱲᱟᱜ ᱨᱤᱱ ᱢᱟᱨᱟᱝ ᱟᱨ ᱢᱟᱱᱟᱣ ᱟᱨ ᱧᱮᱞᱚᱜ ᱵᱚᱸᱜᱟ ᱠᱟᱱᱟ ᱠᱤᱱ ᱱᱚᱜᱼᱚ ᱱᱚᱣᱟ ᱱᱟᱦᱟᱜ ᱛᱟᱵᱚᱱ ᱢᱮᱱ ᱯᱚᱭᱮᱱᱴ ᱫᱚ ᱱᱟᱦᱟᱜ ᱪᱤᱠᱟᱹᱛᱮ ᱩᱲᱤᱭᱟ ᱛᱮ ᱚᱱᱮ ᱠᱚ ᱞᱟᱹᱭ ᱜᱮᱭᱟ ᱵᱟᱯᱟ ᱢᱟᱹᱡᱷᱤ ᱵᱷᱚᱜᱽᱣᱟᱱ ᱥᱚᱢᱟᱱ ᱚᱱᱠᱟ ᱦᱤᱥᱟᱹᱵ ᱜᱮ ᱱᱟᱜ ᱟᱵᱚ ᱦᱚᱸ ᱟᱵᱚ ᱛᱮᱦᱚᱸ ᱫᱤᱠᱩ ᱛᱮᱦᱚᱸ ᱟᱵᱚ ᱛᱮᱦᱚᱸ ᱪᱷᱟᱹᱛᱤᱠ ᱛᱮᱦᱚᱸ ᱟᱭᱳᱼᱵᱟᱵᱟ ᱫᱚ ᱱᱟᱜ ᱵᱚᱸᱜᱟ ᱥᱚᱢᱟᱱ ᱜᱮ ᱩᱱᱠᱤᱱ ᱫᱚ ᱧᱮᱧᱮᱞ ᱵᱚᱸᱜᱟ ᱠᱚ ᱢᱮᱛᱟ ᱟᱹᱠᱤᱱᱟ ᱢᱟᱲᱟᱝ ᱠᱷᱚᱱ ᱜᱮ ᱱᱚᱣᱟ ᱫᱚ ᱢᱮᱱᱟᱜ ᱛᱟᱵᱚᱱᱟ ᱟᱵᱚᱣᱟᱜ ᱫᱚ ᱟᱠᱚ ᱜᱮᱥᱮ ᱟᱵᱚᱣᱟᱜ ᱧᱮᱞ ᱠᱚᱛᱮ ᱜᱮᱥᱮ ᱠᱚ ᱤᱭᱟᱹ ᱟᱠᱟᱱᱟ ᱱᱚᱝᱠᱟ ᱪᱤᱱᱩᱜ ᱠᱤᱱ᱾ ᱴᱷᱮᱱ ᱫᱚ ᱩᱱᱠᱩ ᱠᱩᱢᱵᱽᱲᱩ ᱠᱟᱛᱷᱟ ᱦᱚᱸ ᱩᱠᱩ ᱠᱩᱢᱵᱽᱲᱩ ᱠᱟᱛᱷᱟ ᱦᱚᱸ ᱱᱩᱝᱠᱤᱱ ᱴᱷᱮᱱ ᱫᱚ ᱩᱠᱩ ᱠᱩᱢᱵᱽᱲᱩ ᱠᱟᱛᱷᱟ ᱦᱚᱸ ᱞᱟᱹᱭ ᱥᱚᱫᱚᱨ ᱞᱮ ᱮᱱᱟᱝ ᱯᱟᱨᱟᱝᱜᱚᱛ ᱧᱟᱢᱚᱜᱼᱟ᱾ ᱯᱟᱨᱟᱝᱜᱚᱛ ᱱᱚᱰᱮ ᱱᱟᱜ ᱵᱚᱱ ᱟᱫᱚᱜ ᱜᱮᱭᱟ ᱯᱟᱞᱮ ᱱᱟᱜ ᱯᱟᱨᱟᱝᱜᱚᱛ ᱢᱟᱱᱮ ᱚᱱᱮ ᱟᱫᱚ ᱱᱟᱜ ᱢᱮᱥᱟᱢᱤᱥᱤᱧ ᱞᱟᱹᱭᱮᱫᱼᱟ ᱛᱟᱵᱚᱱ ᱯᱟᱨᱟᱝᱜᱚᱛ ᱫᱚ ᱱᱟᱜ ᱚᱱᱟ ᱛᱟᱵᱚᱱ ᱥᱚᱞᱩᱥᱚᱱ ᱦᱟᱸᱜ ᱡᱟᱦᱟᱱᱟᱜ ᱠᱚ ᱢᱮᱱᱟ ᱚᱱᱟ ᱠᱟᱱᱟ ᱱᱟᱜ ᱧᱟᱢᱚᱜᱼᱟ ᱵᱟᱝᱠᱷᱟᱱ ᱱᱩᱝᱠᱤᱱᱟᱜ ᱟᱹᱰᱤ ᱮᱴᱠᱮᱴᱚᱬᱮ ᱦᱩᱭᱩᱜᱼᱟ᱾ ᱵᱚᱸᱜᱟ ᱥᱮᱵᱟ ᱞᱮᱠᱤᱱ ᱞᱮᱠᱤᱱ ᱨᱮ ᱚᱲᱟᱜ ᱫᱩᱣᱟᱹᱨ ᱱᱟᱯᱟᱭ ᱛᱟᱦᱮᱱ ᱟᱨ ᱰᱷᱤᱞᱟᱹ ᱰᱷᱤᱞᱟᱹᱣ ᱞᱮᱠᱷᱟᱱ ᱨᱮ ᱚᱲᱟᱜ ᱫᱩᱣᱟᱹᱨ ᱨᱟᱹᱯᱩᱫ ᱥᱟᱶ ᱥᱟᱶᱛᱮ ᱫᱩᱠ ᱵᱟᱹᱲᱤᱡ ᱦᱟᱨᱠᱮᱛ ᱧᱟᱢᱚᱜᱼᱟ᱾ ᱱᱩᱠᱤᱱ ᱧᱮᱞᱚᱜ ᱵᱚᱸᱜᱟ ᱥᱟᱨᱟ ᱥᱟᱹᱛᱤᱧ ᱥᱮᱵᱟ ᱠᱤᱱ ᱨᱮᱭᱟᱜ ᱡᱚᱛᱚ ᱠᱷᱚᱱ ᱢᱟᱨᱟᱝ ᱠᱟᱹᱢᱤ ᱠᱟᱱᱟ᱾ ᱡᱟᱱᱟᱢ ᱟᱭᱳ ᱡᱟᱱᱟᱢ ᱵᱟᱵᱟ ᱫᱚ᱾ ᱠᱟᱬᱟ ᱨᱮᱦᱚᱸ ᱠᱷᱚᱱᱮ ᱨᱮᱦᱚᱸ ᱱᱩᱠᱤᱱ ᱛᱮᱜᱮ ᱢᱟᱨᱟᱝᱼᱟ᱾ ᱱᱩᱠᱤᱱ ᱛᱮᱜᱮ ᱢᱟᱨᱟᱝᱚᱜ ᱢᱟᱨᱟᱝᱼᱟ᱾ ᱛᱮᱦᱮᱧ ᱟᱭᱳ ᱵᱟᱵᱟ ᱴᱷᱮᱱ ᱠᱷᱚᱱ ᱵᱚ᱾ ᱡᱟᱱᱟᱢ ᱟᱠᱟᱱᱟ ᱢᱮᱱᱛᱮ ᱱᱚᱣᱟ ᱢᱤᱨᱛᱤᱠᱟ ᱟᱨ ᱵᱟᱝᱢᱟ ᱱᱟᱜ ᱢᱚᱨᱛᱚ ᱯᱩᱨᱤ ᱨᱮ ᱵᱚ ᱞᱮᱵᱮᱫ ᱟᱠᱟᱫᱼᱟ ᱟᱨ ᱵᱟᱝᱢᱟ ᱯᱨᱤᱛᱷᱤᱵᱤ ᱯᱩᱥᱴᱟᱹᱣ ᱵᱚᱱ ᱞᱮᱵᱮᱫ ᱟᱠᱟᱫᱼᱟ ᱢᱮᱱ ᱫᱚ ᱥᱮᱨᱢᱟ ᱠᱷᱚᱱ ᱵᱟᱵᱟᱭ ᱢᱟᱨᱟᱝᱟ ᱟᱨ ᱚᱛ ᱫᱚ ᱟᱨ ᱵᱟᱝᱢᱟ ᱢᱤᱨᱛᱤᱠᱟᱹ ᱠᱷᱚᱱ ᱫᱚ ᱟᱭᱳᱭ ᱢᱟᱨᱟᱝᱟ ᱦᱳᱭ ᱥᱮᱨᱢᱟ ᱠᱷᱚᱱ ᱫᱚ ᱵᱟᱵᱟ ᱠᱤᱱ ᱢᱟᱨᱟᱝᱟ ᱟᱨ ᱚᱛ ᱵᱟᱝᱢᱟ ᱢᱤᱨᱛᱤᱠᱟ ᱠᱷᱚᱱ ᱫᱚ ᱱᱟᱦᱟᱜ ᱟᱭᱳ ᱠᱤᱱ ᱢᱟᱨᱟᱝᱟ ᱟᱭᱳ ᱟᱨ ᱵᱟᱵᱟ ᱥᱮᱛᱟᱜ ᱟᱹᱭᱩᱵ ᱢᱟᱱᱟᱣ ᱠᱤᱱ ᱨᱮᱭᱟᱜ ᱟᱨ ᱜᱚᱰ ᱡᱚᱦᱟᱨ ᱟᱹᱠᱤᱱ ᱨᱮᱭᱟᱜ ᱞᱟᱹᱠᱛᱤ ᱠᱟᱱᱟ᱾ ᱡᱟᱦᱟᱸ ᱥᱮᱱ ᱥᱮᱱᱚᱜ ᱨᱮ ᱞᱟᱹᱭ ᱚᱴᱚ ᱟᱨ ᱜᱚᱰ ᱚᱴᱚ ᱞᱟᱹᱠᱛᱤ ᱠᱟᱱᱟ ᱟᱨ ᱦᱮᱡ ᱨᱩᱣᱟᱹᱲ ᱠᱟᱛᱮ ᱜᱚᱰ ᱠᱟᱛᱮ ᱵᱟᱲᱟᱭ ᱚᱪᱚ ᱠᱤᱱ ᱨᱮᱭᱟᱜ ᱞᱟᱹᱠᱛᱤ ᱠᱟᱱᱟ᱾ ᱚᱲᱟᱜ ᱡᱟᱠ ᱦᱚᱲ ᱩᱱᱠᱤᱱᱟᱜ ᱚᱱᱫᱮ ᱩᱫᱩᱜ ᱛᱮ ᱠᱟᱹᱢᱤ ᱨᱮᱭᱟᱜ ᱦᱚᱸ ᱞᱟᱹᱠᱛᱤ ᱠᱟᱱ ᱜᱮᱭᱟ᱾ ᱩᱱᱠᱤᱱᱟᱜ ᱢᱟᱹᱱ ᱫᱚ ᱟᱵᱚ ᱵᱤᱨᱫᱟᱹ ᱨᱮᱫᱚ ᱩᱱᱠᱤᱱᱟᱜ ᱢᱟᱹᱱ ᱫᱚ ᱟᱵᱚ ᱵᱤᱨᱫᱟᱹ᱾ ᱟᱵᱚ ᱵᱤᱨᱟᱹᱫ ᱨᱮᱫᱚ ᱵᱚᱝᱜᱟ ᱞᱮᱠᱟ᱾ ᱩᱱᱠᱤᱱᱟᱜ ᱢᱟᱹᱱ ᱫᱚ ᱟᱵᱚ ᱵᱤᱨᱟᱹᱫ ᱨᱮᱫᱚ ᱵᱚᱝᱜᱟ ᱞᱮᱠᱟ᱾ ᱟᱫᱚ ᱱᱚᱣᱟ ᱵᱷᱤᱰᱤᱭᱳ ᱫᱚ ᱱᱟᱦᱟᱜ ᱱᱚᱰᱮ ᱜᱮ ᱢᱩᱪᱟᱹᱫ ᱟᱠᱟᱱᱟ ᱟᱫᱚᱧ ᱢᱮᱱᱟ ᱱᱩᱠᱤᱱ ᱱᱟᱦᱟᱜ ᱠᱤᱱ ᱵᱚᱲᱦᱟ ᱵᱮᱥᱨᱟ ᱜᱚᱢᱠᱮ ᱛᱟᱹᱠᱤᱱ ᱡᱟᱦᱟᱱᱟᱜ ᱠᱤᱱ ᱞᱟᱹᱭ ᱟᱠᱟᱫ ᱠᱤᱱ ᱟᱹᱰᱤ ᱱᱟᱯᱟᱭ ᱠᱟᱛᱷᱟ ᱜᱮᱠᱤᱱ ᱞᱟᱹᱭ ᱟᱠᱟᱫ ᱟᱨ ᱠᱤᱱ ᱞᱟᱹᱭ ᱥᱚᱫᱚᱨ ᱟᱠᱟᱫ ᱵᱚᱱᱟ ᱵᱟᱲᱟᱭ ᱦᱚᱪᱚ ᱠᱮᱫ ᱵᱚᱱᱟ ᱠᱤᱱ ᱟᱫᱚᱧ ᱟᱥᱚᱜ ᱠᱟᱱᱟ ᱱᱮᱜᱼᱮ ᱱᱮᱛᱟᱨ ᱡᱮᱱᱟᱨᱮᱥᱚᱱ ᱵᱚᱭᱦᱟ ᱠᱚ ᱫᱟᱫᱟ ᱠᱚ ᱢᱟ ᱟᱫᱚ ᱢᱟᱲᱟᱝ ᱟᱜ ᱛᱟᱵᱚᱱ ᱯᱚᱨᱚᱢᱯᱚᱨᱟ ᱡᱟᱦᱟᱱᱟᱜ ᱠᱚ ᱢᱮᱱᱟ ᱢᱟᱱᱟᱣ ᱦᱮᱡ ᱟᱹᱜᱩ ᱟᱠᱟᱱᱟ ᱟᱨ ᱵᱟᱝ ᱦᱟᱯᱲᱟᱢ ᱠᱚ ᱠᱚ ᱵᱮᱱᱟᱣ ᱟᱹᱜᱩ ᱟᱠᱟᱫ ᱚᱱᱟ ᱠᱚᱜᱮ ᱵᱚᱱ ᱯᱟᱸᱡᱟᱭᱟ ᱟᱨ ᱡᱮᱢᱚᱱ ᱟᱭᱳ ᱵᱟᱵᱟ ᱠᱚᱵᱚᱱ ᱵᱩᱜᱤ ᱱᱟᱯᱟᱭ ᱜᱮᱵᱚᱱ ᱧᱮᱞ ᱠᱚᱣᱟ ᱡᱩᱫᱤ ᱥᱮᱛᱟᱜ ᱟᱹᱭᱩᱵ ᱟᱵᱚ ᱜᱚᱰ ᱟᱠᱚ ᱠᱟᱱᱟ ᱵᱟᱵᱚ ᱜᱚᱰ ᱫᱟᱲᱮ ᱟᱠᱚ ᱠᱟᱱᱟ ᱢᱤᱫ ᱵᱮᱲᱟ ᱨᱮᱦᱚᱸ ᱫᱚᱵᱚᱱ ᱜᱚᱰ ᱟᱠᱚᱣᱟ ᱟᱨ ᱵᱟᱝᱢᱟ ᱡᱟᱦᱟᱸ ᱥᱮᱫ ᱵᱚᱱ ᱦᱤᱡᱩᱜᱼᱟ ᱥᱮᱱᱚᱜ ᱟᱵᱚᱱ ᱫᱩᱠ ᱵᱤᱯᱚᱫ ᱠᱚᱵᱚᱱ ᱞᱟᱹᱭ ᱟᱠᱚᱣᱟ ᱤᱧ ᱫᱚ ᱱᱤᱱᱟᱹᱜ ᱤᱧ ᱟᱥᱚᱜ ᱠᱟᱱᱟ ᱤᱱᱟᱹᱜ ᱵᱚᱱ ᱵᱟᱲᱟᱭ ᱦᱚᱪᱚ ᱠᱚᱣᱟ ᱟᱨ ᱤᱧᱟᱜ ᱩᱭᱦᱟᱹᱨ ᱦᱟᱲᱟᱢ ᱠᱚ ᱴᱷᱮᱱ ᱠᱷᱚᱱ ᱟᱨ ᱵᱟᱝᱢᱟ ᱵᱩᱰᱷᱤ ᱟᱭᱳ ᱠᱚ ᱴᱷᱮᱱ ᱠᱷᱚᱱ ᱡᱟᱦᱟᱸᱧ ᱟᱸᱡᱚᱢ ᱞᱟᱜᱼᱟ ᱛᱮᱦᱮᱧ ᱱᱚᱜᱼᱚᱭ ᱱᱟᱦᱟᱜ ᱱᱚᱣᱟ ᱵᱩᱦᱤ ᱨᱮ ᱚᱱᱟ ᱜᱤᱧ ᱯᱟᱲᱦᱟᱣ ᱧᱟᱢ ᱠᱮᱜᱼᱟ ᱟᱫᱚ ᱤᱧ ᱱᱤᱱᱟᱹᱜ ᱥᱚᱱᱫᱮᱥ ᱤᱧ ᱮᱢᱟ ᱱᱚᱣᱟ ᱵᱷᱤᱰᱤᱭᱳ ᱨᱮ ᱡᱮᱢᱚᱱ ᱚᱠᱚᱭ ᱠᱚ ᱡᱩᱫᱤ ᱚᱞ ᱪᱤᱠᱤ ᱠᱚ ᱵᱟᱵᱚ ᱵᱟᱲᱟᱭᱟ ᱵᱟᱵᱚ ᱪᱮᱫ ᱟᱠᱟᱫᱼᱟ ᱚᱱᱟ ᱠᱚᱵᱚ ᱪᱮᱫᱚᱜ ᱢᱟ ᱟᱨ ᱡᱟᱦᱟᱸ ᱛᱤᱱᱟᱹᱜ ᱱᱟᱦᱟᱜ ᱠᱚ ᱦᱟᱲᱟᱢ ᱵᱩᱰᱷᱤ ᱠᱚ ᱟᱨ ᱵᱟᱝᱢᱟ ᱦᱟᱲᱟᱢ ᱵᱟ ᱠᱚ ᱵᱩᱰᱷᱤ ᱟᱭᱳ ᱠᱚᱠᱚ ᱞᱟᱹᱭ ᱟᱠᱟᱫ ᱵᱚᱱᱟ ᱥᱟᱹᱨᱤ ᱪᱮ ᱮᱲᱮ ᱠᱚ ᱞᱟᱹᱭᱟ ᱚᱱᱟ ᱠᱚᱵᱚᱱ ᱯᱟᱱᱛᱮ ᱧᱟᱢ ᱢᱟ ᱱᱟᱜ ᱟᱨ ᱵᱚᱱ ᱧᱟᱢ ᱜᱮᱭᱟ ᱱᱟᱦᱟᱜ ᱡᱩᱫᱤ ᱥᱟᱹᱨᱤ ᱠᱟᱛᱷᱟ ᱜᱮᱠᱚ ᱞᱟᱹᱭ ᱟᱠᱟᱫ ᱵᱚᱱᱟ ᱱᱟᱦᱟᱜ ᱱᱚᱣᱟ ᱵᱩᱦᱤ ᱡᱟᱦᱟᱱ ᱵᱩᱦᱤ ᱨᱮ ᱵᱟᱝ ᱡᱟᱦᱟᱱ ᱵᱩᱦᱤ ᱨᱮᱜᱮ ᱱᱟᱦᱟᱜ ᱛᱟᱦᱮᱱ ᱜᱮᱭᱟ ᱟᱨ ᱵᱚᱱ ᱯᱟᱱᱛᱮ ᱧᱟᱢ ᱜᱮᱭᱟ ᱚᱱᱟ ᱱᱤᱱᱟᱹᱜ ᱤᱧ ᱢᱮᱱᱟ ᱟᱨ ᱢᱟ ᱚᱞ ᱪᱤᱠᱤ ᱛᱮᱵᱚᱱ ᱯᱟᱲᱦᱟᱜ ᱢᱟ ᱡᱮᱱᱨᱟᱞ ᱛᱮᱦᱚᱸ ᱵᱚᱱ ᱯᱟᱲᱦᱟᱜ ᱢᱟ ᱟᱨ ᱚᱞᱪᱤᱠᱤ ᱛᱮᱦᱚᱸ ᱵᱚᱱ ᱯᱟᱲᱦᱟᱜ ᱢᱟ ᱟᱨ ᱤᱱᱟᱹ ᱫᱚ ᱦᱟᱲᱟᱢ ᱵᱩᱲᱦᱤ ᱠᱚ ᱯᱟᱪᱷᱮ ᱪᱚ ᱮᱲᱮ ᱠᱚ ᱞᱟᱹᱭ ᱠᱟᱵᱚᱱᱟ ᱚᱱᱟ ᱜᱮᱵᱚᱱ ᱯᱟᱱᱛᱮ ᱧᱟᱢᱟ ᱫᱟᱲᱮᱭᱟᱜᱼᱟ ᱡᱩᱫᱤ ᱵᱚᱱ ᱪᱮᱫ ᱪᱮᱫᱚᱜ ᱠᱷᱟᱱ ᱚᱞᱪᱤᱠᱤ ᱛᱮ ᱯᱟᱲᱦᱟᱣ ᱟᱨ ᱚᱞᱚᱜ ᱟᱫᱚᱧ ᱟᱥᱚᱜ ᱠᱟᱱᱟ ᱡᱚᱛᱚ ᱜᱮᱵᱚᱱ ᱪᱮᱥᱴᱟᱭ ᱢᱟ ᱚᱞ ᱯᱟᱲᱦᱟᱜ ᱞᱟᱹᱜᱤᱫ

ᱡᱚᱦᱟᱨ ᱜᱮ